ᱱᱤᱛᱚᱜ ᱫᱚ ᱵᱟᱹᱞᱤᱧ ᱞᱟᱹᱭᱟ ᱛᱚᱵᱮ ᱯᱷᱨᱮᱥ ᱞᱮᱱ ᱠᱚ ᱛᱟᱯᱚᱨᱮ ᱦᱟᱸᱜ ᱧᱟᱯᱟᱢ ᱠᱟᱱᱟ ᱵᱚ ᱟᱭᱳ ᱛᱟᱹᱠᱤᱱ ᱦᱮᱱᱟᱜ ᱥᱮᱛᱟᱜ ᱨᱮ ᱩᱫ ᱠᱤᱱ ᱧᱟᱢ ᱟᱠᱟᱫᱼᱟ ᱚᱱᱟ ᱵᱟᱲᱜᱮ ᱨᱮ ᱚᱢᱚᱱ ᱞᱮᱱ ᱛᱟᱞᱮᱭᱟ ᱪᱮᱫ ᱩᱫ ᱠᱟᱱᱟ ᱟᱹᱞᱤᱧ ᱦᱚᱸ ᱵᱟᱹᱞᱤᱧ ᱵᱟᱲᱟᱭᱟ ᱦᱚᱞᱟ ᱢᱟᱦᱫᱮᱨ ᱠᱷᱚᱱ ᱚᱢᱚᱱᱚᱜ ᱠᱟᱱᱟ ᱵᱟᱨᱥᱤᱧ ᱜᱟᱱᱞᱮ ᱡᱚᱢ ᱠᱮᱫ ᱜᱮᱭᱟ ᱡᱟᱱᱤ ᱨᱟᱹᱠᱷᱤ ᱫᱚ ᱵᱩᱡᱷᱟᱹ

ᱱᱟᱦᱮᱨ ᱞᱮ ᱥᱮᱴᱮᱨ ᱦᱩᱭ ᱟᱠᱟᱱᱟ ᱢᱟᱱᱮ ᱵᱤᱴᱤ ᱛᱟᱠᱚ ᱵᱤᱴᱤᱭᱟᱜ ᱢᱟᱢᱲᱟ ᱞᱮ ᱥᱮᱴᱮᱨ ᱦᱩᱭ ᱟᱠᱟᱱᱟ ᱱᱚᱰᱮ ᱦᱮᱡ ᱮᱱᱟ ᱱᱤᱛᱚᱜ ᱪᱮᱫ ᱠᱚ ᱪᱤᱠᱟᱹᱭᱮᱫᱼᱟ ᱛᱟᱨ ᱟᱹᱞᱤᱧ ᱱᱚᱛᱮ ᱨᱮᱜᱮ ᱢᱮᱱᱟᱜ ᱞᱤᱧᱟᱹ

ᱛᱟᱦᱚᱞᱮ ᱧᱮᱞ ᱟᱯᱮ ᱱᱩᱭ ᱯᱩᱥᱤ ᱫᱟᱫᱟ ᱠᱚ ᱠᱩᱧ ᱛᱟᱠᱚ ᱟᱨ ᱱᱚᱜᱼᱚᱸᱰᱮ ᱠᱩᱸᱫᱽᱨᱤ ᱡᱷᱟᱴᱟ ᱛᱟᱯᱚᱨᱮ ᱠᱟᱭᱨᱟ ᱫᱟᱨᱮ ᱱᱚᱛᱮ ᱨᱮ ᱢᱮᱱᱟᱜᱼᱟ ᱢᱩᱱᱜᱟᱹ ᱟᱲᱟᱜ ᱠᱚᱦᱚᱸ ᱥᱤᱵᱤᱞ ᱜᱮ ᱧᱮᱞᱚᱜ ᱠᱟᱱᱟ ᱱᱚᱣᱟ ᱠᱚᱨᱮᱱᱟᱜ ᱱᱚᱣᱟ ᱠᱚᱨᱮ ᱢᱩᱱ ᱟᱫᱚ ᱵᱟᱲᱜᱮ ᱯᱟᱥᱴᱟ ᱠᱟᱱ ᱛᱟᱠᱚᱣᱟ ᱚᱱᱟ ᱫᱚ ᱢᱟᱫ ᱡᱷᱟᱴᱟ ᱠᱚ ᱫᱚᱦᱚ ᱠᱟᱜᱼᱟ ᱡᱷᱟᱱᱴᱤ ᱵᱟᱠᱷᱨᱟ ᱱᱚᱛᱮ ᱪᱮᱫ ᱪᱚᱠᱚ ᱯᱞᱟᱱᱤᱝ ᱮᱜᱼᱟ ᱱᱟᱦᱟᱜ ᱪᱮᱫ ᱠᱚ ᱡᱚᱠᱷᱚᱱ ᱨᱚᱦᱚᱭ ᱞᱟᱹᱜᱤᱫ ᱯᱟᱨᱚᱢ ᱦᱩᱭᱩᱜᱼᱟ ᱦᱟᱯᱮ ᱟᱹᱛᱩ ᱫᱤᱥᱚᱢ ᱨᱮᱱᱟᱜ ᱡᱷᱟᱱᱴᱤ ᱧᱮᱞ ᱠᱟᱜ ᱯᱮ ᱯᱟᱹᱪᱷᱞᱟᱹ ᱯᱟᱥᱴᱟ ᱱᱚᱜᱼᱚ ᱱᱚᱝᱠᱟ ᱠᱚ ᱤᱭᱟᱹᱭᱟ ᱡᱷᱤᱡᱟ ᱠᱚ ᱦᱟᱹᱨᱭᱟᱹᱲ ᱜᱮ ᱜᱚᱴᱟ ᱧᱮᱞᱚᱜ ᱠᱟᱱᱟ ᱱᱤᱛᱚᱜ ᱱᱚᱣᱟ ᱠᱚᱨᱮ ᱱᱚᱜᱼᱚᱱᱟ ᱡᱟᱦᱟᱸ ᱥᱤᱢᱮᱱᱴ ᱠᱷᱩᱸᱴᱤ ᱱᱚᱝᱠᱟᱛᱮ ᱧᱮᱞᱚᱜ ᱠᱟᱱᱟ ᱚᱱᱟ ᱫᱚ ᱱᱟᱹᱭᱦᱟᱹᱨ ᱨᱮᱱᱟᱜ ᱠᱟᱱᱟ ᱱᱚᱣᱟ ᱫᱚ ᱪᱮᱫ ᱠᱚᱪᱚ ᱱᱟᱜ ᱠᱚ ᱨᱚᱦᱚᱭ ᱞᱟᱹᱜᱤᱫ ᱱᱟᱜ ᱠᱚ ᱯᱞᱟᱱ ᱟᱠᱟᱫᱼᱟ ᱚᱱᱟᱛᱮ ᱥᱤᱢᱮᱱᱴ ᱠᱷᱩᱸᱴᱤ ᱠᱚ ᱵᱤᱫ ᱟᱠᱟᱫᱼᱟ ᱟᱨ ᱱᱚᱣᱟ ᱫᱚ ᱦᱟᱛᱟᱣ ᱚᱲᱟᱜ ᱚᱠᱚᱭᱟᱜ ᱠᱟᱱᱟ ᱚ ᱱᱩᱠᱩ ᱤᱭᱟᱹ ᱛᱟᱠᱚᱣᱟᱜ ᱡᱮᱴᱷᱟ ᱛᱟᱠᱚᱣᱟᱜ ᱠᱚ ᱞᱟᱹᱭᱟ ᱛᱚ ᱚᱸᱰᱮ ᱯᱩᱠᱷᱨᱤ ᱱᱟᱦᱟᱜ ᱠᱚ ᱵᱮᱱᱟᱣ ᱠᱟᱜᱼᱟ ᱛᱟᱨ ᱛᱟᱞᱟ ᱛᱟᱞᱟ ᱛᱮ ᱱᱟᱦᱟᱜ ᱫᱟᱜ ᱟᱠᱟᱜ ᱠᱷᱟᱹᱛᱤᱨ ᱯᱟᱞᱮᱫ ᱠᱚ ᱵᱚᱱᱫᱽ ᱠᱟᱜᱼᱟ ᱱᱤᱛᱚᱜ ᱠᱟᱹᱢᱤ ᱠᱚ ᱟᱨ ᱪᱮᱫ ᱠᱚᱧ ᱫᱮᱠᱷᱟᱣ ᱟᱯᱮᱭᱟ ᱱᱚᱸᱰᱮ ᱚᱱᱛᱮ ᱨᱮ ᱢᱮᱱᱟᱜᱼᱟ ᱵᱟᱹᱨᱩ ᱫᱟᱨᱮ ᱡᱚᱜ ᱠᱟᱱᱟ ᱥᱮ ᱵᱟᱝᱟ ᱱᱮᱛᱟᱨ ᱫᱚ ᱢᱟᱲᱟᱝ ᱢᱟ ᱟᱹᱰᱤ ᱡᱳᱨ ᱡᱚᱜ ᱛᱟᱦᱮᱸᱫ ᱟᱹᱰᱤ ᱥᱤᱵᱤᱞ ᱥᱤᱵᱤᱞ ᱢᱟᱱᱮ ᱪᱮᱫ ᱵᱟᱹᱨᱩ ᱢᱟ ᱡᱚᱡᱚ ᱜᱮᱭᱟ ᱯᱮ ᱵᱟᱲᱟᱭ ᱜᱮᱭᱟ ᱟᱨ ᱱᱚᱰᱮ ᱦᱩᱭᱩᱜ ᱠᱟᱱᱟ ᱱᱚᱰᱤᱭᱟ ᱫᱟᱨᱮ ᱱᱤᱛᱚᱜ ᱫᱚ ᱚᱱᱟ ᱠᱟᱭᱨᱟ ᱰᱟᱞᱴᱟ ᱵᱷᱤᱛᱨᱤ ᱨᱤᱧ ᱵᱚᱞᱚ ᱟᱠᱟᱱᱟ ᱱᱚᱰᱮ ᱢᱤᱫᱴᱤᱡ ᱜᱟᱸᱫᱷᱤ ᱠᱟᱱᱟ ᱱᱩᱠᱤᱱ ᱥᱤᱢ ᱠᱤᱱ ᱵᱚᱛᱚᱨᱚᱜ ᱠᱟᱱᱟ ᱛᱮᱦᱮᱧ ᱱᱩᱠᱤᱱ ᱫᱚᱞᱮ ᱟᱹᱜᱩ ᱛᱚᱨᱟ ᱠᱟᱜ ᱠᱤᱱᱟ ᱱᱩᱠᱤᱱ ᱟᱡᱷᱱᱟᱨ ᱟᱡᱷᱱᱟᱨᱤᱧ ᱛᱮᱜᱮ ᱠᱚ ᱠᱤᱨᱤᱧ ᱠᱟᱛᱮ ᱫᱚᱠᱚ ᱫᱚᱦᱚ ᱞᱟᱜ ᱠᱚᱣᱟ ᱛᱚᱠᱚ ᱟᱲᱟᱜ ᱠᱟᱜ ᱠᱤᱱᱟ ᱛᱚᱞ ᱠᱟᱛᱮ ᱜᱮ ᱱᱚᱛᱮ ᱨᱮ ᱟ ᱵᱟᱯᱨᱮ ᱟᱨ ᱢᱤᱫᱴᱤᱡ ᱱᱚᱰᱮ ᱢᱮᱱᱟᱜᱼᱟ ᱠᱟᱭᱨᱟ ᱠᱟᱭᱨᱟ ᱜᱟᱸᱫᱷᱤ ᱟᱨ ᱱᱚᱣᱟ ᱦᱩᱭᱩᱜ ᱠᱟᱱᱟ ᱠᱚᱢᱲᱟ ᱫᱟᱨᱮ ᱠᱟᱱᱟ ᱟᱹᱰᱤ ᱟᱸᱴ ᱜᱮ ᱡᱚ ᱠᱟᱱᱟ ᱥᱟᱠᱟᱢ ᱞᱮᱠᱟ ᱜᱮᱭᱟ ᱚᱱᱟᱛᱮ ᱵᱟᱭ ᱪᱤᱱᱦᱟᱹᱜ ᱠᱟᱱᱟ ᱪᱮᱛᱟᱱ ᱯᱟᱥᱴᱟ ᱥᱩᱨ ᱨᱮ ᱢᱮᱱᱟᱜ ᱠᱷᱟᱱᱤᱧ ᱫᱮᱠᱷᱟᱣ ᱯᱮ ᱠᱟᱱᱟ ᱚᱸᱰᱮ ᱱᱚᱣᱟ ᱠᱚᱨᱮ ᱡᱚ ᱠᱟᱱᱟ

ᱢᱟᱢᱚ ᱦᱚᱯᱚᱱ ᱠᱟᱱᱟᱭ ᱵᱟᱹᱦᱩ ᱛᱟᱠᱚ ᱢᱟᱢᱚ ᱦᱚᱯᱚᱱ ᱠᱟᱱᱟᱭ ᱱᱩᱭ ᱠᱤᱱᱛᱩ ᱡᱚᱛᱚ ᱡᱟᱦᱟᱸ ᱞᱮᱠᱟ ᱨᱮᱜᱮ ᱟᱹᱞᱤᱧ ᱥᱮᱴᱮᱨᱚᱜ ᱠᱷᱟᱱ ᱫᱚ ᱱᱚᱰᱮ ᱥᱮᱴᱮᱨᱚᱜ ᱫᱟ ᱠᱤᱱ ᱱᱩᱠᱤᱱ ᱫᱚ ᱛᱟᱦᱚᱞᱮ ᱪᱮᱫ ᱠᱚᱠᱚ ᱟᱹᱜᱩᱭᱟ ᱪᱮᱫ ᱠᱚ ᱵᱟᱝᱟ ᱡᱚᱛᱚ ᱥᱚ ᱧᱟᱢᱚᱜ ᱠᱤᱱᱟ ᱪᱮᱫ ᱪᱚᱝ ᱚᱱᱟ ᱠᱷᱟᱹᱛᱤᱨ ᱠᱤᱱ ᱩᱴᱷᱟᱹᱣ ᱦᱤᱡᱩᱜᱼᱟ ᱥᱤᱫᱷᱟ ᱠᱩᱢᱟᱹᱝ ᱛᱟᱠᱚ

ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱯᱮ ᱥᱮᱭᱟᱨ ᱯᱮ ᱠᱚᱢᱮᱱᱴ ᱯᱮ ᱟᱨ ᱟᱹᱞᱤᱧᱟᱜ ᱪᱮᱱᱮᱞ ᱯᱮ ᱱᱟᱣᱟ ᱜᱮ ᱠᱷᱟᱱ ᱥᱟᱵᱥᱠᱨᱟᱭᱤᱵᱽ ᱛᱟᱵᱚᱱ ᱯᱮ ᱵᱟᱭ ᱜᱩᱰ ᱱᱟᱭᱤᱴ